ᱡᱚᱦᱟᱨ ᱜᱮ ᱱᱤᱛᱚᱜ ᱫᱚ ᱵᱟᱦᱨᱮ ᱥᱮᱱ ᱵᱚᱱ ᱪᱟᱞᱟᱜ ᱠᱟᱱᱟ ᱱᱚᱣᱟ ᱫᱚ ᱧᱮᱞ ᱧᱟᱢᱮᱫ ᱟᱯᱮ ᱱᱚᱣᱟ ᱫᱚ ᱦᱩᱭᱩᱜ ᱠᱟᱱᱟ ᱛᱩᱲᱤ ᱵᱟᱜᱟᱱ

ᱢᱚᱱᱮ ᱵᱟᱹᱲᱤᱡ ᱞᱮᱱᱠᱷᱟᱱ ᱚᱸᱰᱮ ᱜᱮ ᱪᱟᱞᱟᱣ ᱞᱮᱱᱠᱷᱟᱱ ᱯᱟᱥᱮᱡ ᱵᱮᱥ ᱨᱟᱹᱥᱠᱟᱹ ᱢᱚᱱᱮ ᱨᱮ ᱥᱩᱞᱩᱠ ᱧᱟᱢᱚᱜᱼᱟ ᱛᱚ ᱥᱟᱨᱟᱫᱤᱱ ᱠᱟᱹᱢᱤ ᱵᱟᱲᱟ ᱛᱟᱭᱚᱢ ᱠᱟᱹᱴᱤᱡ ᱪᱩᱞᱩᱝ ᱚᱱᱛᱮ ᱫᱟᱬᱟ ᱵᱟᱲᱟᱭ Salau Hien. ᱦᱟᱱᱛᱮ ᱱᱟᱛᱮ ᱠᱚᱭᱚᱜ ᱵᱟᱲᱟ ᱛᱟᱭᱚᱢ ᱛᱩᱲᱤ ᱵᱟᱜᱟᱱ ᱨᱮᱜᱮ ᱟᱹᱰᱤ ᱢᱚᱡᱽ ᱵᱩᱡᱷᱟᱹᱜ ᱠᱟᱱᱟ ᱛᱷᱟᱠᱟᱣ ᱠᱟᱛᱮ ᱥᱟᱨᱟ ᱫᱤᱱ ᱡᱚᱠᱷᱚᱱ ᱢᱚᱱᱮ ᱵᱟᱹᱲᱤᱡ ᱵᱩᱡᱷᱟᱹᱜ ᱠᱟᱱᱟ ᱩᱱ ᱥᱚᱢᱚᱭ ᱜᱮ ᱱᱚᱣᱟ ᱵᱟᱜᱟᱱ ᱥᱮᱱ ᱠᱟᱹᱴᱤᱡ ᱪᱟᱞᱟᱣ ᱨᱮᱱᱟᱜ ᱨᱤᱠᱟᱹ ᱦᱩᱭᱮᱱᱟ ᱥᱟᱶᱛᱮ ᱟᱯᱮ ᱠᱚᱴᱷᱮᱱ ᱦᱚᱸᱧ ᱥᱮᱭᱟᱨᱮᱫ ᱠᱟᱱᱟ ᱱᱚᱣᱟ ᱵᱷᱞᱚᱜ ᱵᱷᱤᱰᱤᱭᱳ ᱡᱩᱫᱤ ᱱᱟᱥᱮᱱᱟᱜ ᱠᱩᱥᱤ ᱯᱮ ᱵᱩᱡᱷᱟᱹᱣ ᱠᱷᱟᱱ ᱫᱚ ᱛᱟᱦᱞᱮ ᱱᱚᱣᱟ ᱪᱮᱱᱮᱞ ᱨᱮ ᱧᱮᱞ ᱟᱠᱟ ᱛᱟᱦᱮᱱ ᱛᱟᱵᱚᱱ ᱯᱮ ᱟᱨ ᱠᱩᱥᱤᱭᱟᱜ ᱠᱷᱟᱱ ᱯᱮ ᱥᱮᱭᱟᱨ ᱯᱮ ᱱᱤᱛᱚᱜ ᱫᱚ ᱚᱱᱟ ᱛᱩᱲᱤ ᱵᱟᱜᱟᱱ ᱨᱮᱱᱟᱜ ᱜᱟᱹᱦᱤᱨ ᱥᱮᱫ ᱵᱚᱱ ᱪᱟᱞᱟᱣ ᱞᱮᱱ ᱜᱮ ᱱᱚᱣᱟ ᱛᱩᱲᱤ ᱫᱚ ᱧᱮᱞᱚᱜ ᱛᱮᱫᱚ ᱟᱹᱰᱤ ᱠᱟᱹᱴᱤᱡ ᱡᱟᱝ ᱠᱟᱱᱟ ᱢᱮᱱᱠᱷᱟᱱ ᱚᱛ ᱨᱮ ᱧᱩᱨ ᱞᱮᱱᱠᱷᱟᱱ ᱫᱟᱜ ᱛᱮ ᱥᱤᱛᱩᱝ ᱛᱮ ᱦᱚᱭ ᱛᱮ ᱚᱱᱟ ᱫᱚ ᱵᱟᱹᱭ ᱵᱟᱹᱭ ᱛᱮ ᱯᱷᱩᱴᱚᱜᱼᱟ ᱚᱱᱟ ᱠᱷᱚᱱ ᱨᱮᱦᱮᱫ ᱡᱟᱱᱟᱢᱚᱜᱼᱟ ᱟᱨ ᱨᱮᱦᱮᱫ ᱯᱚᱨᱮ ᱜᱮ ᱚᱱᱟ ᱫᱚ ᱠᱟᱹᱴᱤᱡ ᱛᱩᱲᱤ ᱫᱟᱨᱮ ᱦᱩᱭᱩᱜᱼᱟ ᱟᱨ ᱚᱱᱟ ᱠᱟᱹᱴᱤᱡ ᱛᱩᱲᱤ ᱫᱟᱨᱮ ᱠᱷᱚᱱ ᱜᱮ ᱟᱹᱰᱤ ᱢᱟᱨᱟᱝ ᱫᱟᱨᱮ ᱱᱤᱛᱚᱜ ᱵᱮᱱᱟᱣ ᱟᱠᱟᱱᱟ ᱱᱚᱣᱟ ᱫᱷᱟᱹᱨᱛᱤ ᱨᱮᱱᱟᱜ ᱦᱟᱦᱟᱲᱟ ᱥᱤᱨᱡᱚᱱ ᱠᱟᱹᱴᱤᱡ ᱛᱩᱲᱤ ᱜᱮ ᱟᱹᱰᱤ ᱢᱟᱨᱟᱝ ᱞᱟᱹᱴᱩ ᱫᱟᱨᱮ ᱵᱟᱝ ᱨᱮᱦᱚᱸ ᱱᱚᱣᱟ ᱫᱟᱨᱮ ᱵᱚᱱ ᱧᱮᱞᱮᱫᱼᱟ ᱱᱚᱣᱟ ᱫᱚ ᱯᱨᱟᱭ ᱯᱟᱸᱪ ᱯᱷᱩᱴ ᱜᱟᱱ ᱦᱟᱨᱟ ᱟᱠᱟᱱᱟ ᱥᱟᱨ ᱟᱨ ᱨᱟᱱ ᱛᱮᱠᱚ ᱦᱟᱨᱟ ᱦᱚᱪᱚ ᱟᱠᱟᱫᱼᱟ ᱪᱮᱫᱟᱜ ᱵᱟᱝᱢᱟ ᱡᱟᱦᱟᱸᱭ ᱠᱚ ᱪᱟᱥᱮᱫ ᱠᱟᱱ ᱫᱚ ᱩᱱᱠᱩᱣᱟᱜ ᱢᱚᱱᱮ ᱨᱮᱫᱚ ᱢᱤᱫᱴᱟᱝ ᱠᱩᱠᱢᱩ ᱢᱮᱱᱟᱜ ᱟᱠᱟᱜᱼᱟ ᱛᱟᱲᱟᱢ ᱛᱟᱲᱟᱢ ᱛᱮ ᱠᱩᱠᱢᱩ ᱫᱚᱠᱚ ᱞᱟᱦᱟ ᱤᱫᱤᱭᱮᱫ ᱠᱟᱱᱟ ᱢᱤᱫ ᱫᱤᱱ ᱱᱚᱣᱟ ᱛᱩᱲᱤ ᱨᱮ ᱛᱩᱲᱤ ᱡᱟᱝᱚᱜᱼᱟ ᱟᱨ ᱚᱱᱟ ᱛᱩᱲᱤ ᱡᱟᱝ ᱠᱷᱚᱱ ᱜᱮ ᱦᱚᱭ ᱠᱚ ᱟᱹᱠᱷᱨᱤᱧᱟ ᱵᱟᱝᱠᱷᱟᱱ ᱥᱩᱱᱩᱢ ᱞᱮᱱ ᱠᱟᱛᱮ ᱚᱱᱟ ᱥᱩᱱᱩᱢ ᱚᱲᱟᱜ ᱨᱮᱠᱚ ᱫᱚᱦᱚᱭᱟ ᱟᱫᱚ ᱱᱚᱜᱼᱚᱭ ᱯᱮ ᱧᱮᱞᱮᱫ ᱠᱟᱱᱟ ᱱᱚᱣᱟ ᱛᱩᱲᱤ ᱵᱟᱜᱟᱱ ᱨᱮᱜᱮ ᱟᱹᱰᱤ ᱟᱭᱢᱟ ᱦᱚᱲ ᱜᱮ ᱦᱮᱡ ᱠᱟᱛᱮ ᱯᱷᱳᱴᱳ ᱠᱚ ᱛᱩᱞᱟᱹᱣ ᱤᱫᱤ ᱠᱟᱜᱼᱟ ᱟᱫᱚ ᱤᱧ ᱫᱚᱧ ᱛᱟᱭᱚᱢ ᱟᱠᱟᱱᱟ ᱯᱟᱪᱮᱫ ᱧᱮᱞ ᱟᱠᱟᱫ ᱯᱮ ᱯᱷᱮᱥᱵᱩᱠ ᱨᱮ ᱤᱱᱥᱴᱟᱜᱨᱟᱢ ᱨᱮ ᱵᱟᱝᱠᱷᱟᱱ ᱤᱭᱩᱴᱤᱭᱩᱵᱽ ᱨᱮᱜᱮ ᱵᱟᱝᱠᱷᱟᱱ ᱮᱴᱟᱜ ᱯᱞᱟᱴᱯᱷᱚᱨᱢ ᱨᱮ ᱛᱩᱲᱤ ᱵᱟᱜᱟᱱ ᱨᱮᱫᱚ ᱟᱹᱰᱤ ᱦᱚᱲ ᱯᱷᱳᱴᱳ ᱨᱟᱠᱟᱵ ᱠᱟᱛᱮ ᱠᱚ ᱮᱢ ᱟᱠᱟᱜᱼᱟ ᱛᱚ ᱪᱮᱫ ᱞᱮᱠᱟ ᱵᱩᱡᱷᱟᱹᱜᱼᱟ ᱱᱚᱣᱟ ᱛᱩᱲᱤ ᱵᱟᱜᱟᱱ ᱨᱮᱱᱟᱜ ᱵᱷᱤᱛᱤᱨ ᱥᱮᱱ ᱟᱹᱰᱤ ᱜᱟᱹᱦᱤᱨ ᱥᱮᱱᱛᱮ ᱱᱚᱜᱼᱚᱭ ᱧᱮᱞ ᱛᱟᱵᱚᱱ ᱯᱮ ᱛᱤᱱᱟᱹᱜ ᱢᱚᱡᱽ ᱵᱩᱡᱷᱟᱹᱜ ᱠᱟᱱᱟ ᱡᱟᱦᱟᱸ ᱥᱮᱱ ᱜᱮᱢ ᱠᱚᱭᱚᱜᱟ ᱱᱚᱰᱮ ᱫᱚ ᱥᱟᱥᱟᱝ ᱟᱨ ᱥᱟᱥᱟᱝ ᱜᱮ ᱧᱮᱞᱚᱜ ᱠᱟᱱᱟ ᱡᱚᱠᱷᱚᱱ ᱢᱚᱱᱮ ᱵᱟᱹᱲᱤᱡ ᱵᱩᱡᱷᱟᱹᱜᱼᱟ ᱥᱮ ᱡᱟᱦᱟᱸᱭ ᱡᱩᱫᱤ ᱱᱚᱛᱮ ᱠᱚ ᱦᱤᱡᱩᱜ ᱠᱷᱟᱱ ᱢᱚᱱᱮᱴᱟᱜ ᱠᱟᱹᱴᱤᱡ ᱜᱷᱟᱹᱲᱤ ᱞᱟᱹᱜᱤᱫ ᱨᱮᱦᱚᱸ ᱱᱟᱥᱮᱱᱟᱜ ᱨᱮᱦᱚᱸ ᱠᱟᱹᱴᱤᱡ ᱪᱩᱞᱩᱝ ᱨᱟᱹᱥᱠᱟᱹ ᱥᱮ ᱦᱟᱞᱠᱟ ᱵᱩᱡᱷᱟᱹᱜᱼᱟ ᱱᱚᱣᱟ ᱠᱚ ᱠᱚᱭᱚᱜ ᱵᱟᱲᱟ ᱛᱮᱜᱮ ᱢᱮᱫ ᱨᱮᱱᱟᱜ ᱡᱳᱛᱤ ᱠᱚᱦᱚᱸ ᱯᱟᱥᱮᱫ ᱟᱹᱰᱤᱜᱟᱱ ᱜᱮ ᱯᱷᱟᱨᱪᱟᱜᱼᱟ ᱛᱚ ᱱᱚᱣᱟ ᱛᱩᱲᱤ ᱵᱟᱜᱟᱱ ᱫᱚ ᱱᱚᱣᱟ ᱡᱟᱭᱜᱟ ᱨᱮ ᱡᱟᱦᱟᱸ ᱢᱮᱱᱟᱜ ᱟᱠᱟᱫ ᱫᱚ ᱟᱹᱰᱤ ᱢᱟᱨᱟᱝ ᱛᱮ ᱠᱟᱱᱟ ᱛᱚ ᱛᱟᱲᱟᱢ ᱛᱟᱲᱟᱢ ᱛᱮ ᱤᱧ ᱦᱚᱧ ᱛᱷᱟᱠᱟᱜ ᱠᱟᱱ ᱨᱮᱦᱚᱸ ᱚᱱᱟ ᱪᱟᱨᱤᱯᱟᱥ ᱫᱚ ᱟᱯᱮ ᱧᱮᱞ ᱦᱚᱪᱚᱭᱮᱫ ᱯᱮᱭᱟ ᱡᱟᱛᱮ ᱯᱮ ᱟᱭᱰᱤᱭᱟ ᱫᱟᱲᱮᱭᱟᱜᱼᱟ ᱱᱚᱣᱟ ᱛᱩᱲᱤ ᱵᱟᱜᱟᱱ ᱛᱤᱱ ᱢᱟᱨᱟᱝᱟ ᱢᱮᱱᱛᱮ ᱥᱩᱫᱩ ᱱᱚᱣᱟ ᱛᱩᱲᱤ ᱵᱟᱜᱟᱱ ᱫᱚ ᱵᱟᱹᱱᱩᱜᱼᱟ ᱱᱚᱣᱟ ᱥᱟᱶᱛᱮ ᱞᱮᱸᱜᱟ ᱫᱷᱟᱨᱮ ᱨᱮ ᱠᱚᱸᱦᱰᱟ ᱠᱚᱦᱚᱸ ᱢᱮᱱᱟᱜ ᱜᱮᱭᱟ ᱮᱢᱟᱱ ᱟᱱᱟᱡᱽ ᱠᱚᱦᱚᱸ ᱢᱮᱱᱟᱜ ᱜᱮᱭᱟ ᱛᱚ ᱚᱱᱟ ᱢᱮᱱᱠᱷᱟᱱ ᱱᱚᱣᱟ ᱢᱤᱫᱴᱤᱡ ᱵᱞᱚᱜ ᱨᱮᱫᱚ ᱵᱟᱝ ᱥᱟᱦᱟᱵ ᱛᱮ ᱛᱮᱦᱮᱧ ᱫᱚ ᱮᱠᱷᱟᱱ ᱱᱚᱣᱟ ᱛᱩᱲᱤ ᱵᱟᱜᱟᱱ ᱜᱤᱧ ᱫᱮᱠᱷᱟᱣ ᱟᱵᱚᱱ ᱠᱟᱱᱟ ᱧᱮᱞ ᱞᱮᱠᱷᱟᱱ ᱵᱟᱯᱮ ᱵᱩᱡᱽ ᱧᱟᱢᱟ ᱨᱚᱲ ᱛᱮᱫᱚ ᱡᱮ ᱱᱚᱣᱟ ᱛᱩᱲᱤ ᱡᱟᱦᱟᱸ ᱫᱟᱨᱮ ᱠᱟᱱ ᱫᱚ ᱚᱱᱟ ᱫᱚ ᱟᱵᱚ ᱵᱚᱱ ᱧᱮᱞ ᱟᱠᱟᱫᱼᱟ ᱯᱨᱟᱭ ᱢᱤᱱᱤᱢᱟᱢ ᱫᱩ ᱯᱷᱩᱴ ᱟᱲᱟᱭ ᱯᱷᱩᱴ ᱢᱮᱱᱠᱷᱟᱱ ᱱᱚᱣᱟ ᱫᱚ ᱱᱚᱣᱟ ᱛᱩᱲᱤ ᱫᱚ ᱯᱟᱸᱪ ᱯᱷᱩᱴ ᱪᱮᱛᱟᱱ ᱨᱮ ᱫᱟᱨᱮ ᱟᱠᱟᱱᱟ ᱢᱤᱫ ᱵᱟᱨ ᱫᱚ ᱪᱟᱨ ᱯᱷᱩᱴ ᱥᱟᱲᱮ ᱪᱟᱨ ᱯᱷᱩᱴ ᱟᱨ ᱵᱟᱝᱠᱷᱟᱱ ᱱᱚᱣᱟ ᱠᱚᱫᱚ ᱯᱟᱸᱪ ᱯᱷᱩᱴ ᱪᱮᱛᱟᱱᱮ ᱞᱟᱹᱞᱟᱹᱭ ᱠᱟᱱᱟ ᱱᱚᱜᱼᱚᱭ ᱠᱮᱢᱨᱟ ᱛᱮ ᱚᱱᱟ ᱦᱚᱸ ᱵᱟᱝ ᱛᱩᱭᱩᱜᱚᱜ ᱠᱟᱱᱟ ᱚᱱᱟᱛᱮ ᱞᱟᱛᱟᱨ ᱥᱮᱫ ᱨᱮᱜᱮ ᱠᱮᱢᱨᱟ ᱫᱚ ᱛᱟᱦᱮᱸ ᱠᱟᱱᱟ ᱡᱟᱭᱦᱳᱠ ᱱᱚᱣᱟ ᱵᱷᱤᱰᱤᱭᱳ ᱧᱮᱞ ᱠᱟᱛᱮ ᱡᱩᱫᱤ ᱟᱯᱮ ᱯᱮ ᱠᱩᱥᱤᱜ ᱠᱟᱱ ᱨᱟᱹᱥᱠᱟᱹᱜ ᱠᱟᱱ ᱟᱯᱮ ᱦᱚᱸ ᱡᱩᱫᱤ ᱢᱚᱱᱮ ᱡᱤᱣᱤ ᱨᱮ ᱠᱟᱹᱦᱤᱥ ᱠᱳᱱᱳ ᱫᱤᱱ ᱡᱟᱱᱟᱢ ᱟᱯᱮ ᱠᱷᱟᱱ ᱛᱟᱦᱞᱮ ᱱᱚᱝᱠᱟᱱᱟᱜ ᱱᱚᱣᱟ ᱦᱟᱦᱟᱲᱟ ᱥᱤᱨᱡᱚᱱ ᱢᱩᱫᱽ ᱨᱮ ᱡᱟᱦᱟᱸ ᱵᱟᱜᱟᱱ ᱠᱚ ᱢᱮᱱᱟᱜᱼᱟ ᱟᱡ ᱛᱮᱜᱮ ᱦᱩᱭ ᱠᱟᱱᱟ ᱱᱚᱣᱟ ᱫᱚ ᱪᱟᱥ ᱵᱟᱠᱷᱨᱟ ᱛᱮᱠᱚ ᱪᱟᱥ ᱟᱠᱟᱫ ᱢᱮᱱᱠᱷᱟᱱ ᱢᱚᱱᱮ ᱡᱤᱣᱤ ᱨᱮ ᱧᱮᱞ ᱛᱮᱫᱚ ᱟᱹᱰᱤ ᱨᱟᱹᱥᱠᱟᱹᱭ ᱟᱹᱜᱩᱭᱟ ᱛᱚ ᱜᱟᱛᱮ ᱠᱚ ᱟᱯᱮ ᱥᱮᱫ ᱦᱚᱸ ᱯᱟᱥᱮᱡ ᱱᱚᱝᱠᱟ ᱢᱮᱱᱟᱜᱼᱟ ᱵᱟᱰᱟᱭ ᱵᱟᱹᱱᱩᱜᱼᱟ ᱮᱱ ᱨᱮᱦᱚᱸ ᱱᱚᱣᱟ ᱟᱞᱮ ᱥᱩᱨ ᱨᱮ ᱡᱟᱦᱟᱸ ᱢᱮᱱᱟᱜ ᱟᱠᱟᱫᱼᱟ ᱨᱟᱹᱥᱠᱟᱹ ᱡᱚᱝ ᱨᱮᱱᱟᱜ ᱱᱚᱛᱮ ᱦᱮᱡ ᱞᱮᱱᱠᱷᱟᱱ ᱟᱫᱚ ᱨᱩᱣᱟᱹᱲ ᱜᱮ ᱵᱟᱝ ᱵᱩᱡᱷᱟᱹᱣᱟ ᱪᱮᱫᱟᱜ ᱥᱮ ᱟᱞᱮᱭᱟᱜ ᱡᱟᱭᱜᱟ ᱫᱚ ᱱᱚᱝᱠᱟ ᱠᱟᱱᱟ ᱦᱩᱲᱩ ᱠᱚ ᱠᱚᱠᱚ ᱪᱟᱥ ᱨᱮᱦᱚᱸ ᱱᱚᱣᱟ ᱟᱱᱟᱡᱽ ᱠᱚᱫᱚ ᱟᱹᱰᱤ ᱜᱮ ᱦᱩᱭᱩᱜᱼᱟ ᱱᱚᱜᱼᱚᱭ ᱯᱮ ᱧᱮᱞᱮᱫ ᱠᱟᱱᱟ ᱠᱚᱯᱷᱤ ᱱᱤᱛ ᱦᱚᱸ ᱱᱚᱣᱟ ᱫᱚᱠᱚ ᱞᱟᱜᱟᱣ ᱟᱠᱟᱫ ᱜᱮᱭᱟ ᱛᱚ ᱟᱨᱦᱚᱸ ᱥᱮᱬᱟ ᱥᱮᱬᱟ ᱠᱚᱯᱷᱤ ᱢᱮᱱᱟᱜ ᱟᱠᱟᱫᱼᱟ ᱚᱱᱟ ᱫᱚ ᱦᱩᱭ ᱠᱟᱱᱟ ᱚᱱᱟ ᱫᱚᱠᱚ ᱪᱟᱞᱟᱣ ᱞᱮᱫᱟ ᱵᱟᱦᱨᱮ ᱥᱮᱫ ᱛᱚ ᱚᱱᱟ ᱫᱚ ᱱᱟᱦᱟᱜ ᱛᱟᱭᱚᱢ ᱨᱮᱱᱟᱜ ᱵᱞᱚᱜ ᱵᱷᱤᱰᱤᱭᱳ ᱠᱚᱨᱮᱧ ᱟᱹᱜᱩᱣᱟᱵᱚᱱᱟ ᱰᱤᱴᱮᱞᱥ ᱛᱮ ᱟᱨᱤᱧ ᱞᱟᱹᱭᱟᱵᱚᱱᱟ ᱪᱮᱫ ᱞᱮᱠᱟ ᱠᱟᱛᱮ ᱠᱚ ᱪᱟᱥᱟ ᱛᱚ ᱢᱮᱱᱠᱷᱟᱱ ᱱᱚᱣᱟ ᱠᱚᱯᱷᱤ ᱵᱟᱜᱟᱱ ᱫᱚ ᱥᱩᱨ ᱨᱮᱧ ᱛᱟᱦᱮᱸ ᱠᱟᱱᱛᱮ ᱠᱟᱹᱴᱤᱡ ᱤᱧ ᱩᱫᱩᱜᱟᱫ ᱵᱚᱱᱟ ᱢᱮᱱᱠᱷᱟᱱ ᱢᱮᱱ ᱫᱚ ᱛᱮᱦᱮᱧ ᱩᱫᱩᱜ ᱨᱮᱱᱟᱜ ᱩᱫᱽᱫᱮᱥᱥᱚ ᱫᱚ ᱦᱩᱭᱩᱜ ᱠᱟᱱᱟ ᱱᱚᱛᱮ ᱫᱟᱬᱟ ᱵᱟᱲᱟ ᱦᱮᱡ ᱞᱮᱱᱠᱷᱟᱱ ᱫᱚ ᱟᱹᱰᱤᱜᱟᱱ ᱨᱟᱹᱥᱠᱟᱹ ᱵᱩᱡᱷᱟᱹᱜᱼᱟ ᱱᱚᱜᱼᱚᱭ ᱯᱮ ᱧᱮᱞᱮᱫ ᱠᱟᱱ ᱫᱚ ᱥᱟᱭᱤᱰ ᱠᱚᱨᱮ ᱱᱤᱛ ᱦᱚᱸ ᱮᱴᱟᱜ ᱵᱟᱹᱫᱽ ᱨᱮᱫᱚ ᱠᱟᱹᱴᱤᱡ ᱛᱩᱲᱤ ᱠᱚ ᱞᱟᱜᱟᱣ ᱟᱠᱟᱫ ᱜᱮᱭᱟ ᱚᱱᱟ ᱛᱩᱲᱤ ᱱᱤᱛ ᱦᱚᱸ ᱟᱹᱣᱨᱤ ᱦᱟᱨᱟᱜᱼᱟ ᱛᱚ ᱦᱟᱨᱟ ᱞᱮᱱᱠᱷᱟᱱ ᱱᱚᱣᱟ ᱞᱮᱠᱟᱜᱮ ᱦᱟᱨᱟᱜᱼᱟ ᱟᱥᱚᱞ ᱟᱥᱚᱞ ᱨᱮᱫᱚ ᱱᱚᱣᱟ ᱛᱩᱲᱤ ᱫᱚ ᱱᱚᱝᱠᱟ ᱜᱮ ᱠᱟᱹᱴᱤᱡ ᱨᱮᱫᱚ ᱧᱮᱞᱚᱜᱚᱜᱼᱟ ᱧᱮᱞᱚᱜ ᱛᱮᱫᱚ ᱵᱟᱭ ᱯᱚᱨᱠᱟᱜᱼᱟ ᱢᱮᱱᱠᱷᱟᱱ ᱥᱮᱬᱟ ᱠᱟᱛᱮ ᱫᱚ ᱚᱱᱮᱧ ᱫᱮᱠᱷᱟᱣᱟᱫ ᱵᱚᱱᱟ ᱡᱟᱦᱟᱸ ᱚᱱᱠᱟ ᱜᱮ ᱚᱱᱟ ᱛᱩᱲᱤ ᱫᱚ ᱦᱩᱭᱩᱜᱼᱟ ᱛᱟᱲᱟᱢ ᱛᱟᱲᱟᱢ ᱛᱮ ᱠᱟᱹᱴᱤᱡ ᱛᱩᱲᱤ ᱠᱚ ᱠᱷᱚᱱ ᱟᱵᱟᱨᱤᱧ ᱪᱟᱞᱟᱣᱮᱱᱟ ᱦᱟᱱᱟ ᱥᱮᱬᱟ ᱛᱩᱲᱤ ᱨᱮ ᱡᱟᱦᱟᱸ ᱯᱟᱸᱪ ᱯᱷᱩᱴ ᱪᱮᱛᱟᱱ ᱫᱟᱨᱮ ᱟᱠᱟᱱ ᱫᱚ ᱚᱱᱟ ᱠᱚᱨᱮ ᱫᱚ ᱱᱩᱠᱩ ᱛᱮᱨᱚᱢ ᱠᱚ ᱵᱟᱜᱽᱡᱩᱞᱩᱝ ᱠᱚ ᱯᱤᱯᱤᱲᱡᱟᱝ ᱠᱚ ᱟᱵᱚᱜ ᱠᱟᱱ ᱜᱮᱭᱟ ᱠᱚ ᱪᱮᱫᱟᱜ ᱵᱟᱝ ᱦᱟᱸᱜ ᱵᱟᱦᱟ ᱨᱟᱥᱟ ᱩᱱᱠᱩ ᱪᱮᱯᱮᱡ ᱠᱷᱟᱹᱛᱤᱨ ᱱᱚᱰᱮ ᱠᱚ ᱦᱤᱡᱩᱜ ᱜᱮᱭᱟ ᱛᱚ ᱵᱟᱹᱭ ᱵᱟᱹᱭᱛᱮ ᱛᱟᱲᱟᱢ ᱛᱟᱲᱟᱢᱛᱮ ᱤᱧᱟᱹᱜ ᱚᱠᱛᱚ ᱦᱚᱸ ᱯᱚᱞᱚᱢ ᱤᱫᱤᱜ ᱠᱟᱱᱟ ᱟᱯᱮ ᱦᱚᱸ ᱯᱟᱥᱮᱡ ᱛᱟᱸᱜᱤ ᱛᱟᱸᱜᱤ ᱛᱮᱯᱮ ᱛᱷᱟᱠᱟᱣ ᱪᱟᱵᱟᱜ ᱠᱟᱱᱟ ᱛᱚᱵᱮ ᱢᱮᱱᱠᱷᱟᱱ ᱯᱩᱨᱟᱹ ᱮᱨᱤᱭᱟ ᱴᱟᱜ ᱡᱟᱦᱟᱸ ᱠᱟᱱᱟ ᱚᱱᱟ ᱡᱩᱫᱤᱧ ᱫᱮᱠᱷᱟᱣ ᱯᱮ ᱠᱷᱟᱱ ᱯᱨᱟᱭ ᱛᱟᱞᱟ ᱜᱷᱚᱱᱴᱟ ᱜᱟᱱ ᱵᱷᱤᱰᱤᱭᱳ ᱦᱩᱭᱩᱜᱼᱟ ᱛᱚ ᱩᱱᱟᱹᱜ ᱡᱟᱹᱥᱛᱤ ᱫᱚ ᱵᱟᱹᱧ ᱫᱮᱠᱷᱟᱣ ᱵᱚᱱ ᱠᱟᱱᱟ ᱛᱚ ᱟᱯᱮ ᱱᱩᱱ ᱜᱷᱟᱹᱲᱤᱡ ᱱᱚᱣᱟ ᱨᱮ ᱛᱟᱸᱜᱤ ᱞᱟᱹᱜᱤᱫ ᱟᱹᱰᱤ ᱜᱟᱱ ᱟᱹᱰᱤ ᱜᱟᱱ ᱥᱟᱨᱦᱟᱣ ᱱᱚᱣᱟ ᱦᱟᱦᱟᱲᱟ ᱥᱤᱨᱡᱚᱱ ᱨᱮᱱᱟᱜ ᱢᱤᱫ ᱨᱩᱛᱤ ᱱᱚᱣᱟ ᱛᱩᱲᱤ ᱵᱟᱦᱟ ᱱᱟᱥᱮᱱᱟᱜ ᱢᱚᱱᱮᱨᱮ ᱨᱟᱹᱥᱠᱟᱹᱧ ᱵᱩᱡᱷᱟᱹᱣ ᱠᱮᱫ ᱛᱮ ᱟᱯᱮ ᱥᱮᱱᱤᱧ ᱥᱚᱫᱚᱨ ᱠᱮᱫᱟ ᱡᱩᱫᱤ ᱱᱟᱥᱮᱱᱟᱜ ᱠᱩᱥᱤ ᱯᱮ ᱵᱩᱡᱷᱟᱹᱣ ᱠᱷᱟᱱ ᱛᱚᱵᱮ ᱠᱷᱟᱱ ᱱᱚᱣᱟ ᱪᱮᱱᱮᱞ ᱥᱟᱞᱟᱜ ᱟᱯᱮ ᱠᱚᱢᱮᱱᱴ ᱯᱮ ᱟᱨ ᱱᱟᱯᱟᱭ ᱱᱟᱯᱟᱭ ᱵᱷᱤᱰᱤᱭᱳ ᱥᱮ ᱱᱚᱝᱠᱟᱱᱟᱜ ᱜᱮ ᱢᱚᱱᱮ ᱨᱤᱡᱷᱟᱹᱣ ᱟᱨ ᱢᱚᱱᱮ ᱨᱟᱹᱥᱠᱟᱹ ᱟᱹᱜᱩ ᱵᱷᱤᱰᱤᱭᱳ ᱠᱚ ᱤᱧ ᱟᱹᱜᱩᱭᱟ ᱛᱚ ᱢᱟ ᱮᱱᱠᱷᱟᱱ ᱥᱟᱱᱟᱢ ᱠᱚᱜᱮ ᱵᱮᱥ ᱛᱟᱦᱮᱱ ᱛᱟᱵᱚᱱ ᱯᱮ ᱟᱨ ᱱᱮᱠᱥᱴ ᱵᱷᱤᱰᱤᱭᱳ ᱞᱟᱹᱜᱤᱫ ᱛᱟᱺᱜᱤ ᱠᱟᱜ ᱛᱟᱵᱚᱱ ᱯᱮ ᱱᱤᱛᱚᱜ ᱫᱚ ᱛᱟᱦᱞᱮ ᱥᱟᱱᱟᱢ ᱠᱚᱜᱮ ᱡᱚᱦᱟᱨ